ᱛᱮᱦᱮᱧ ᱫᱚ ᱦᱚᱛᱚᱫ ᱟᱞᱩ ᱥᱟᱶ ᱨᱟᱢᱲᱟ ᱵᱚᱲᱤ ᱵᱚᱱ ᱤᱥᱤᱱᱟ ᱡᱷᱟᱞ ᱡᱷᱟᱞ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱤᱭᱩᱴᱤᱭᱩᱵᱽ ᱪᱮᱱᱮᱞ ᱨᱮ ᱱᱚᱰᱮ ᱵᱚᱱ ᱦᱟᱛᱟᱣ ᱠᱟᱫᱟ ᱦᱚᱛᱚᱫ ᱟᱨ ᱟᱞᱩ ᱦᱚᱸ ᱱᱚᱝᱠᱟ ᱟᱹᱨᱩᱵ ᱥᱟᱯᱷᱟ ᱠᱟᱛᱮ ᱯᱤᱥ ᱯᱤᱥ ᱠᱟᱛᱮ ᱵᱚᱱ ᱜᱮᱫ ᱫᱚᱦᱚ ᱠᱟᱫᱟ ᱯᱮᱭᱟ ᱠᱟᱹᱴᱤᱡ ᱠᱟᱹᱴᱤᱡ ᱵᱤᱞᱟᱹᱛᱤ ᱟᱹᱨᱩᱵ ᱥᱟᱯᱷᱟ ᱠᱟᱛᱮᱫ ᱟᱨ ᱴᱩᱠᱨᱟᱹ ᱠᱟᱛᱮᱫ ᱵᱚᱱ ᱫᱚᱦᱚ ᱟᱠᱟᱫᱟ ᱱᱚᱣᱟ ᱦᱚᱛᱚᱫ ᱟᱨ ᱟᱹᱞᱩ ᱨᱮᱵᱚᱱ ᱢᱮᱥᱟᱞᱟ ᱨᱟᱢᱲᱟ ᱫᱟᱹᱞ ᱨᱮᱱᱟᱜ ᱵᱚᱲᱤ ᱡᱟᱦᱟᱸ ᱫᱚ ᱚᱲᱟᱜ ᱨᱮᱜᱮ ᱵᱚᱱ ᱵᱮᱱᱟᱣ ᱟᱠᱟᱫᱟ ᱡᱷᱟᱞ ᱞᱟᱹᱜᱤᱫ ᱦᱚᱸᱜᱼᱚᱭ ᱱᱚᱣᱟ ᱵᱮᱨᱮᱞ ᱢᱟᱹᱨᱤᱪ ᱱᱟᱥᱮ ᱱᱟᱥᱮ ᱜᱚᱥᱚ ᱟᱠᱟᱱᱟ ᱱᱚᱣᱟ ᱪᱷᱚᱴᱤ ᱢᱟᱹᱨᱤᱪ ᱵᱚᱱ ᱢᱮᱥᱟᱭᱟ ᱛᱷᱚᱲᱟ ᱵᱚᱱ ᱡᱷᱟᱞ ᱧᱚᱜᱟ ᱯᱷᱚᱲᱚᱱ ᱨᱮᱵᱚᱱ ᱮᱢᱟᱜᱼᱟ ᱱᱚᱣᱟ ᱯᱟᱸᱪ ᱯᱷᱚᱲᱚᱱ ᱟᱨ ᱱᱚᱣᱟ ᱢᱤᱫᱴᱟᱝ ᱨᱚᱦᱚᱲ ᱢᱟᱹᱨᱤᱪ ᱵᱚᱱ ᱮᱢᱟᱜᱼᱟ ᱵᱮᱥᱤᱠ ᱢᱚᱥᱞᱟ ᱢᱟᱵᱚᱱ ᱮᱢᱟᱜ ᱜᱮ ᱚᱱᱟ ᱥᱟᱶᱛᱮ ᱱᱚᱣᱟ ᱛᱷᱚᱲᱟ ᱜᱟᱱ ᱠᱟᱥᱢᱤᱨᱤ ᱞᱟᱞ ᱞᱚᱝᱠᱟ ᱜᱩᱸᱰᱟᱹ ᱵᱚᱱ ᱮᱢᱟᱜᱼᱟ ᱟᱨ ᱱᱚᱰᱮ ᱢᱮᱱᱟᱜᱼᱟ ᱠᱤᱪᱮᱱ ᱠᱤᱝ ᱢᱚᱥᱞᱟ ᱠᱚᱲᱦᱟᱭ ᱫᱚ ᱫᱷᱤᱯᱟᱹᱣᱮᱱ ᱛᱟᱵᱚᱱᱟ ᱥᱩᱱᱩᱢ ᱵᱚᱱ ᱫᱩᱞᱟᱜ ᱜᱮ

ᱱᱚᱣᱟ ᱵᱚᱲᱤ ᱫᱚ ᱵᱷᱟᱡᱟᱭᱮᱱ ᱛᱟᱵᱚᱱᱟ ᱚᱣᱟᱨ ᱠᱟᱜᱼᱟ ᱵᱚᱱ ᱨᱟᱢᱲᱟ ᱵᱚᱲᱤ ᱫᱚ ᱵᱷᱟᱡᱟ ᱠᱟᱛᱮ ᱱᱤᱱᱟᱹᱜ ᱜᱟᱱ ᱦᱩᱭᱮᱱ ᱛᱟᱵᱚᱱᱟ᱾ ᱥᱟᱨᱮᱡ ᱟᱠᱟᱱ ᱥᱩᱱᱩᱢ ᱨᱮ ᱯᱟᱸᱪ ᱯᱷᱚᱲᱚᱱ ᱵᱚᱱ ᱮᱢ ᱠᱮᱫᱟ᱾ ᱨᱚᱦᱚᱲ ᱢᱟᱹᱨᱤᱪ ᱦᱚᱸ ᱴᱩᱠᱨᱟᱹ ᱠᱟᱛᱮ ᱵᱚᱱ ᱮᱢ ᱠᱮᱫᱟ᱾ ᱯᱷᱚᱲᱚᱱ ᱠᱚ ᱮᱢ ᱵᱟᱲᱟ ᱠᱟᱛᱮ ᱜᱮ ᱱᱚᱣᱟ ᱡᱟᱦᱟᱸ ᱵᱚᱱ ᱜᱮᱫ ᱟᱠᱟᱫ ᱟᱹᱨᱩᱵ ᱠᱟᱛᱮ ᱦᱚᱛᱚᱫ ᱟᱨ ᱟᱹᱞᱩ ᱚᱱᱟ ᱵᱚᱱ

ᱜᱷᱟᱱᱴᱟ ᱵᱟᱲᱟ ᱠᱟᱛᱮ ᱢᱤᱫ ᱜᱷᱟᱹᱲᱤ ᱯᱚᱨᱮ ᱜᱮ ᱵᱩᱞᱩᱝ ᱵᱚᱱ ᱮᱢᱟᱜᱼᱟ ᱟᱨ ᱯᱷᱩᱞ ᱟᱸᱪ ᱨᱮᱜᱮ ᱵᱚᱱ ᱜᱷᱟᱱᱴᱟ ᱦᱟᱛᱟᱲᱟ ᱵᱩᱞᱩᱝ ᱮᱢ ᱠᱟᱛᱮ ᱦᱚᱜᱼᱚᱭ ᱱᱚᱝᱠᱟ ᱥᱮᱨᱮ ᱥᱮᱨᱮ ᱫᱟᱜ ᱩᱰᱩᱝᱚᱜ ᱠᱟᱱᱟ ᱯᱷᱩᱞ ᱟᱸᱪ ᱨᱮᱜᱮ ᱵᱚᱱ ᱤᱥᱤᱱ ᱦᱟᱛᱟᱲᱟ ᱱᱚᱣᱟ ᱫᱟᱜ ᱠᱚᱵᱚᱱ ᱟᱸᱡᱮᱫ ᱧᱚᱜ ᱚᱪᱚᱣᱟᱜᱼᱟ ᱢᱤᱫ ᱜᱷᱟᱹᱲᱤ ᱯᱚᱨᱮ ᱦᱚᱜᱼᱚᱭ ᱱᱚᱣᱟ ᱡᱟᱦᱟᱸ ᱟᱹᱨᱩᱵ ᱠᱟᱛᱮ ᱵᱚᱱ ᱜᱮᱫ ᱟᱠᱟᱫ ᱵᱮᱞᱟᱛᱤ ᱱᱚᱣᱟ ᱵᱚᱱ ᱠᱷᱟᱸᱡᱚᱭᱟ ᱚᱱᱟ ᱥᱟᱶᱛᱮ ᱱᱚᱣᱟ ᱵᱮᱨᱮᱞ ᱢᱟᱹᱨᱤᱪ ᱦᱚᱸ ᱵᱚᱱ ᱠᱷᱟᱸᱡᱚ ᱩᱛᱟᱹᱨ ᱠᱟᱜᱼᱟ᱾ ᱯᱷᱩᱞ ᱟᱸᱪ ᱨᱮᱜᱮ ᱱᱚᱣᱟ ᱫᱚ ᱵᱚᱱ ᱜᱷᱟᱱᱴᱟ ᱦᱟᱛᱟᱲᱟ᱾ ᱟᱨ ᱡᱩᱫᱤ ᱞᱟᱛᱟᱨ ᱨᱮ ᱞᱟᱜᱟᱜ ᱠᱷᱟᱡ ᱱᱤᱡᱮᱨ ᱢᱚᱛᱚ ᱱᱚᱣᱟ ᱜᱮᱥ ᱨᱮᱱᱟᱜ ᱯᱷᱞᱮᱢ ᱫᱚ ᱵᱚᱱ ᱮᱰᱡᱟᱥᱴᱟ᱾ ᱢᱤᱫ ᱜᱷᱟᱹᱲᱤ ᱯᱚᱨᱮ ᱱᱚᱣᱟ ᱥᱟᱥᱟᱝ ᱜᱩᱸᱰᱟᱹ ᱵᱚᱱ᱾ ᱮᱢᱟᱣᱟᱫᱟ᱾ ᱤᱱᱟᱹ ᱯᱚᱨᱮ ᱯᱚᱨᱮ ᱜᱮ ᱡᱚᱛᱚ ᱢᱚᱥᱞᱟ ᱵᱚᱱ ᱮᱢ ᱩᱛᱟᱹᱨᱟᱜᱼᱟ᱾ ᱞᱟᱦᱟ ᱛᱮᱵᱚᱱ ᱮᱢᱟᱜ ᱠᱟᱱᱟ ᱱᱚᱣᱟ ᱫᱷᱚᱱᱮ ᱜᱩᱸᱰᱟᱹ᱾ ᱤᱱᱟᱹ ᱛᱟᱭᱚᱢ ᱱᱚᱣᱟ ᱡᱤᱨᱟᱹ ᱜᱩᱸᱰᱟᱹ᱾ ᱤᱱᱟᱹ ᱛᱟᱭᱚᱢ ᱵᱚᱱ ᱮᱢᱟᱜ ᱠᱟᱱᱟ ᱱᱚᱣᱟ ᱛᱷᱚᱲᱟ ᱜᱟᱱ ᱠᱤᱪᱮᱱ ᱠᱤᱝ ᱢᱚᱥᱞᱟ᱾ ᱟᱨ ᱵᱚᱱ ᱮᱢᱟᱜ ᱠᱟᱱᱟ ᱛᱷᱚᱲᱟ ᱜᱟᱱ ᱠᱟᱥᱢᱤᱨᱤ ᱞᱟᱞ ᱞᱚᱝᱠᱟ ᱜᱩᱸᱰᱟᱹ᱾ ᱡᱚᱛᱚ ᱢᱚᱥᱚᱞᱟ ᱠᱚ ᱮᱢ ᱠᱟᱛᱮ ᱢᱚᱡᱽ ᱚᱠᱚᱡ ᱛᱮᱵᱚᱱ ᱜᱷᱟᱱᱴᱟ ᱢᱮᱥᱟᱞᱟ᱾ ᱡᱚᱛᱚ ᱢᱚᱥᱚᱞᱟ ᱠᱚᱵᱚᱱ ᱜᱷᱟᱱᱴᱟ ᱢᱮᱥᱟᱞ ᱧᱚᱜ ᱠᱮᱫᱟ᱾ ᱟᱫᱚ ᱱᱤᱛᱚᱜ ᱫᱚ ᱟᱸᱪ ᱵᱚᱱ ᱠᱚᱢ ᱠᱟᱜᱼᱟ ᱟᱨ ᱢᱤᱫᱴᱟᱝ ᱰᱷᱟᱠᱱᱟ ᱛᱮᱵᱚᱱ ᱯᱚᱴᱚᱢ ᱦᱟᱛᱟᱲ ᱠᱟᱜᱼᱟ ᱢᱤᱫ ᱜᱷᱟᱹᱲᱤ᱾ ᱯᱚᱱᱨᱚ ᱢᱤᱱᱤᱴ ᱯᱚᱨ ᱰᱷᱟᱠᱱᱟ ᱵᱚᱱ ᱚᱴᱟᱜ ᱞᱮᱜᱮ ᱱᱟᱥᱮᱱᱟᱜ ᱵᱚᱱ ᱜᱷᱟᱱᱴᱟ ᱵᱟᱲᱟ ᱞᱮᱜᱮ ᱫᱟᱜ ᱫᱚ ᱟᱸᱡᱮᱫ ᱟᱠᱟᱱ ᱛᱟᱵᱚᱱᱟ ᱱᱤᱛᱚᱜ ᱫᱚ ᱟᱨ ᱱᱟᱥᱮᱱᱟᱜ ᱫᱟᱜ ᱵᱚᱱ ᱫᱩᱞᱟᱜᱼᱟ᱾ ᱟᱨ ᱱᱚᱣᱟ ᱡᱟᱦᱟᱸ ᱨᱟᱢᱲᱟ ᱫᱟᱹᱞ ᱨᱮᱱᱟᱜ ᱵᱚᱱ ᱵᱚᱲᱤ ᱡᱟᱦᱟᱸ ᱵᱚᱱ ᱵᱷᱟᱡᱟᱣ ᱟᱠᱟᱫ ᱚᱱᱟ ᱵᱚᱱ ᱠᱷᱟᱸᱡᱚ ᱢᱮᱥᱟᱭᱟ᱾ ᱠᱷᱟᱸᱡᱚ ᱠᱟᱛᱮ ᱱᱟᱥᱮᱱᱟᱜ ᱵᱚᱱ ᱜᱷᱟᱱᱴᱟ ᱢᱮᱥᱟᱞᱟᱜ ᱜᱮ ᱜᱷᱟᱱᱴᱟ ᱵᱟᱲᱟ ᱠᱟᱛᱮ ᱟᱨ ᱢᱤᱫ ᱜᱷᱟᱹᱲᱤ ᱱᱚᱝᱠᱟ ᱯᱚᱴᱚᱢ ᱠᱟᱛᱮᱫ ᱵᱚᱱ ᱫᱚᱦᱚ ᱦᱟᱛᱟᱲ ᱠᱟᱜᱼᱟ ᱟᱨ ᱟᱸᱪ ᱫᱚᱵᱚᱱ ᱠᱚᱢ ᱦᱟᱛᱟᱲ ᱠᱟᱜᱼᱟ ᱢᱚᱡᱽ ᱛᱮ ᱦᱚᱛᱚᱫ ᱟᱨ ᱟᱹᱞᱩ ᱥᱟᱶ ᱱᱚᱣᱟ ᱨᱟᱢᱲᱟ ᱵᱚᱲᱤ ᱫᱚ ᱢᱮᱥᱟ ᱧᱚᱜ ᱞᱮᱱ ᱜᱮ ᱢᱤᱫ ᱜᱷᱟᱹᱲᱤ ᱯᱚᱨᱮ ᱚᱴᱟᱜ ᱠᱟᱛᱮᱫ ᱵᱚᱱ ᱧᱮᱞ ᱞᱮᱜᱮ ᱨᱟᱢᱲᱟ ᱵᱚᱲᱤ ᱥᱟᱶ ᱱᱚᱣᱟ ᱦᱚᱛᱚᱫ ᱟᱹᱞᱩ ᱩᱛᱩ ᱫᱚ ᱦᱩᱭ ᱠᱟᱱ ᱛᱟᱵᱚᱱᱟ ᱢᱤᱫᱴᱟᱝ ᱥᱟᱯᱷᱟ ᱧᱚᱜ ᱵᱟᱹᱴᱤ ᱨᱮᱵᱚᱱ ᱤᱪᱟᱹᱲ ᱞᱮᱜᱮ ᱱᱚᱣᱟ ᱵᱟᱹᱴᱤ ᱨᱮᱵᱚᱱ ᱤᱪᱟᱹᱲ ᱩᱛᱟᱹᱨ ᱠᱮᱫᱟ

ᱩᱛᱩ ᱫᱚᱵᱚᱱ ᱞᱩ ᱦᱟᱹᱴᱤᱧ ᱠᱮᱫᱟ ᱡᱚᱢ ᱞᱟᱹᱜᱤᱫ ᱨᱮᱰᱤ ᱱᱚᱣᱟ ᱵᱷᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ